ᱥᱟᱱᱟᱢ ᱠᱚ ᱡᱚᱦᱟᱨ ᱜᱮ ᱛᱮᱦᱮᱧ ᱫᱚᱵᱚᱱ ᱵᱟᱰᱟᱭᱟ ᱠᱷᱮᱨᱣᱟᱞ ᱦᱚᱯᱚᱱ ᱠᱚᱨᱤᱱ ᱡᱚᱛᱚ ᱠᱷᱚᱱ ᱢᱟᱨᱟᱝ ᱵᱚᱸᱜᱟ ᱫᱚ ᱚᱠᱚᱭ ᱠᱚ ᱟᱨ ᱚᱱᱟ ᱛᱟᱭᱚᱢ ᱵᱚᱱ ᱵᱟᱰᱟᱭᱟ ᱯᱟᱹᱨᱤᱥ ᱡᱟᱹᱱᱤᱡ ᱟᱵᱜᱮ ᱵᱚᱸᱜᱟ ᱟᱨ ᱚᱲᱟᱜ ᱵᱚᱸᱜᱟ ᱫᱚ ᱪᱤᱞᱤ ᱪᱤᱞᱤ ᱠᱚ ᱠᱟᱱᱟ ᱠᱚ ᱢᱟ ᱛᱚᱵᱮ ᱱᱚᱣᱟ ᱵᱷᱤᱰᱤᱭᱳ ᱯᱩᱭᱞᱩ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱵᱚᱸᱜᱟ ᱠᱚ ᱡᱚᱛᱚ ᱨᱮᱫᱚ ᱢᱟᱨᱟᱝ ᱵᱚᱸᱜᱟ ᱫᱚ ᱥᱤᱧ ᱵᱚᱸᱜᱟ ᱩᱱᱤ ᱛᱟᱭᱚᱢ ᱡᱚᱢᱥᱤᱢ ᱵᱚᱸᱜᱟ, ᱩᱱᱤ ᱛᱟᱭᱚᱢ ᱢᱟᱨᱟᱝ ᱵᱩᱨᱩ ᱡᱟᱦᱮᱨ ᱮᱨᱟ ᱢᱚᱬᱮ ᱠᱚ ᱛᱩᱨᱩᱭ ᱠᱚ, ᱩᱱᱠᱩ ᱛᱟᱭᱚᱢ ᱫᱚ ᱜᱚᱸᱥᱟᱭ ᱮᱨᱟ, ᱩᱱᱤ ᱛᱟᱭᱚᱢ ᱫᱚ ᱟᱵᱽᱜᱮ ᱵᱚᱸᱜᱟ᱾ ᱟᱨ ᱱᱩᱠᱩ ᱪᱷᱟᱰᱟ ᱚᱡᱷᱟ ᱠᱚᱨᱤᱱ ᱡᱩᱫᱟᱹ ᱡᱩᱫᱟᱹ ᱵᱚᱸᱜᱟ ᱢᱮᱱᱟᱜ ᱠᱚᱣᱟ ᱟᱨ ᱠᱤᱥᱟᱹᱬᱚᱜ ᱥᱟᱱᱟ ᱦᱚᱲ ᱠᱚᱫᱚ ᱠᱤᱥᱟᱹᱬ ᱵᱚᱸᱜᱟ ᱦᱚᱸᱠᱚ ᱫᱮᱵᱟ ᱥᱮᱵᱟ ᱠᱚᱣᱟ᱾ ᱟᱨ ᱱᱤᱛᱚᱜ ᱫᱚ ᱵᱚᱱ ᱵᱟᱰᱟᱭᱟ ᱯᱟᱹᱨᱤᱥ ᱡᱟᱹᱱᱤᱡ ᱟᱵᱽᱜᱮ ᱵᱚᱸᱜᱟ ᱟᱨ ᱚᱲᱟᱜ ᱵᱚᱸᱜᱟ ᱫᱚ ᱪᱤᱞᱤ ᱪᱤᱞᱤ ᱠᱚ ᱠᱟᱱᱟ ᱠᱚ᱾ ᱯᱩᱭᱞᱩ ᱨᱮᱫᱚ ᱵᱚᱱ ᱧᱮᱞᱟ ᱦᱟᱸᱥᱫᱟ ᱯᱟᱹᱨᱤᱥ ᱠᱚᱨᱤᱱ ᱟᱵᱽᱜᱮ ᱵᱚᱸᱜᱟ ᱫᱚ ᱫᱷᱟᱨᱟ ᱥᱟᱱᱰᱮ, ᱫᱷᱟᱨᱟ ᱥᱟᱱᱰᱟ ᱟᱨ ᱠᱟᱴᱠᱚᱢ ᱠᱩᱫᱽᱨᱟᱹ᱾ ᱚᱲᱟᱜ ᱵᱚᱸᱜᱟ ᱫᱚ ᱵᱟᱸᱥ ᱯᱟᱦᱟᱲ ᱟᱨ ᱫᱮᱥᱟᱣᱞᱤ᱾ ᱱᱩᱠᱩ ᱫᱚ ᱦᱟᱸᱥᱫᱟ ᱯᱟᱹᱨᱤᱥ ᱠᱚᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱫᱚᱥᱟᱨ ᱨᱮᱫᱚ ᱵᱚᱱ ᱧᱮᱞᱟ ᱠᱤᱥᱠᱩ ᱯᱟᱹᱨᱤᱥ ᱠᱚᱨᱤᱱ ᱟᱵᱽᱜᱮ ᱵᱚᱸᱜᱟ ᱫᱚ ᱪᱟᱢᱯᱟ ᱫᱟᱱᱟᱜᱟᱲ ᱟᱨ ᱚᱲᱟᱜ ᱵᱚᱸᱜᱟ ᱫᱚ ᱥᱚᱝᱥᱚ᱾ ᱱᱩᱠᱩ ᱫᱚ ᱠᱤᱥᱠᱩ ᱯᱟᱹᱨᱤᱥ ᱠᱚᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱛᱮᱥᱟᱨ ᱨᱮᱫᱚ ᱵᱚᱱ ᱧᱮᱞᱟ ᱦᱮᱢᱵᱽᱨᱚᱢ ᱯᱟᱹᱨᱤᱥ ᱠᱚᱨᱤᱱ ᱟᱵᱽᱜᱮ ᱵᱚᱸᱜᱟ ᱫᱚ ᱜᱟᱲ ᱥᱤᱝᱛᱟᱹ ᱟᱨ ᱞᱤᱞᱚ ᱪᱚᱱᱰᱤ ᱟᱨ ᱚᱲᱟᱜ ᱵᱚᱸᱜᱟ ᱫᱚ ᱜᱩᱨᱟᱹᱭᱭᱟ᱾ ᱱᱩᱠᱩ ᱫᱚ ᱦᱮᱢᱵᱽᱨᱚᱢ ᱯᱟᱹᱨᱤᱥ ᱠᱚᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱯᱩᱱ ᱨᱮᱫᱚ ᱵᱚᱱ ᱧᱮᱞᱟ ᱢᱟᱨᱰᱤ ᱯᱟᱹᱨᱤᱥ ᱠᱚᱨᱤᱱ᱾ ᱟᱵᱽᱜᱮ ᱵᱚᱸᱜᱟ ᱫᱚ ᱫᱷᱟᱱᱜᱷᱟᱨᱟ ᱟᱨ ᱚᱲᱟᱜ ᱵᱚᱸᱜᱟ ᱫᱚ ᱜᱩᱨᱟᱹᱭᱭᱟ᱾ ᱱᱩᱠᱩ ᱫᱚ ᱢᱟᱨᱰᱤ ᱯᱟᱹᱨᱤᱥ ᱠᱚᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱢᱚᱬᱮ ᱨᱮᱫᱚ ᱵᱚᱱ ᱧᱮᱞᱟ ᱢᱩᱨᱢᱩ ᱯᱟᱹᱨᱤᱥ ᱠᱚᱨᱤᱱ᱾ ᱟᱵᱽᱜᱮ ᱵᱚᱸᱜᱟ ᱫᱚ ᱠᱩᱸᱫᱽᱨᱟᱹ ᱪᱚᱱᱰᱤ, ᱵᱟᱦᱟᱴᱟ ᱫᱩᱣᱟᱹᱨ, ᱥᱮᱱᱰᱮ ᱠᱩᱫᱽᱨᱟᱡᱽ ᱟᱨ ᱜᱚᱸᱥᱟᱭ ᱨᱟᱭ᱾ ᱟᱨ ᱚᱲᱟᱜ ᱵᱚᱸᱜᱟ ᱫᱚ ᱵᱟᱨᱰ ᱯᱟᱦᱟᱲ᱾ ᱱᱩᱠᱩ ᱫᱚ ᱢᱩᱨᱢᱩ ᱯᱟᱹᱨᱤᱥ ᱠᱚᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱛᱩᱨᱩᱭ ᱨᱮᱫᱚ ᱵᱚᱱ ᱧᱮᱞᱟ ᱥᱚᱨᱮᱱ ᱯᱟᱹᱨᱤᱥ ᱠᱚᱨᱤᱱ ᱟᱵᱽᱜᱮ ᱵᱚᱸᱜᱟ ᱫᱚ ᱟᱹᱪᱨᱟᱹᱞᱤ ᱟᱨ ᱚᱲᱟᱜ ᱵᱚᱸᱜᱟ ᱫᱚ ᱜᱩᱨᱟᱹᱭᱭᱟ ᱟᱨ ᱥᱟᱨ ᱪᱚᱱᱰᱤ᱾ ᱱᱩᱠᱩ ᱫᱚ ᱥᱚᱨᱮᱱ ᱯᱟᱹᱨᱤᱥ ᱠᱚᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱤᱭᱟᱹ ᱨᱮ ᱵᱚᱱ ᱧᱮᱞᱟ ᱴᱩᱰᱩ ᱯᱟᱹᱨᱤᱥ ᱠᱚ ᱨᱤᱱ ᱟᱵᱽᱜᱮ ᱵᱚᱸᱜᱟ ᱫᱚ ᱫᱷᱟᱱ ᱜᱷᱟᱨᱟ ᱟᱨ ᱚᱲᱟᱜ ᱵᱚᱸᱜᱟ ᱫᱚ ᱴᱷᱩᱴᱟᱹ ᱛᱩᱨᱥᱟᱹ᱾ ᱱᱩᱠᱩ ᱫᱚ ᱴᱩᱰᱩ ᱯᱟᱹᱨᱤᱥ ᱠᱚ ᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱤᱨᱟᱹᱞ ᱨᱮ ᱵᱚᱱ ᱧᱮᱞᱟ ᱵᱟᱥᱠᱮ ᱯᱟᱹᱨᱤᱥ ᱠᱚ ᱨᱤᱱ ᱟᱵᱽᱜᱮ ᱵᱚᱸᱜᱟ ᱫᱚ ᱫᱮᱥᱟᱣᱞᱤ ᱟᱨ ᱚᱲᱟᱜ ᱵᱚᱸᱜᱟ ᱫᱚ ᱵᱟᱴ ᱯᱟᱦᱟᱲ᱾ ᱱᱩᱠᱩ ᱫᱚ ᱵᱟᱥᱠᱮ ᱯᱟᱹᱨᱤᱥ ᱠᱚ ᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱟᱨᱮ ᱨᱮ ᱵᱚᱱ ᱧᱮᱞᱟ ᱵᱮᱥᱨᱟ ᱯᱟᱹᱨᱤᱥ ᱠᱚ ᱨᱤᱱ ᱟᱵᱽᱜᱮ ᱵᱚᱸᱜᱟ ᱫᱚ ᱪᱟᱢᱯᱟᱫᱟᱱᱟᱜᱟᱲ ᱟᱨ ᱚᱲᱟᱜ ᱵᱚᱸᱜᱟ ᱫᱚ ᱥᱚᱝᱥᱚ᱾ ᱱᱩᱠᱩ ᱫᱚ ᱵᱮᱥᱨᱟ ᱯᱟᱹᱨᱤᱥ ᱠᱚ ᱨᱤᱱ ᱟᱵᱽᱜᱮ ᱵᱚᱸᱜᱟ ᱟᱨ ᱚᱲᱟᱜ ᱵᱚᱸᱜᱟ ᱠᱟᱱᱟ ᱠᱚ᱾ ᱯᱟᱹᱣᱲᱤᱭᱟᱹ ᱟᱨ ᱪᱚᱬᱮ ᱠᱚ ᱨᱤᱱ ᱵᱚᱸᱜᱟ ᱵᱩᱨᱩ ᱫᱚ ᱵᱟᱝ ᱵᱟᱰᱟᱭ ᱟᱠᱟᱱᱟ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱟᱨ ᱱᱚᱣᱟ ᱪᱮᱱᱮᱞ ᱨᱮ ᱡᱩᱫᱤ ᱱᱟᱣᱟ ᱜᱮᱯᱮ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱚᱱᱴᱟ ᱵᱚᱴᱚᱱ ᱦᱚᱸ ᱴᱤᱯᱟᱹᱣ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱤᱱᱠᱟᱹ ᱜᱮ ᱥᱟᱱᱟᱢ ᱠᱚ ᱡᱚᱦᱟᱨ